ᱫᱩᱞᱟᱹᱲᱤᱭᱟᱹ ᱵᱚᱭᱦᱟ ᱢᱤᱥᱨᱟ ᱠᱚ ᱡᱚᱛᱚ ᱠᱚ ᱱᱚᱣᱟ ᱵᱷᱤᱰᱤᱭᱳ ᱨᱮ ᱥᱟᱹᱜᱩᱱ ᱫᱟᱨᱟᱢ ᱢᱮᱱᱟᱜᱼᱟ ᱛᱮᱦᱮᱧ ᱫᱚ ᱚᱞᱪᱤᱠᱤ ᱨᱮᱭᱟᱜ ᱩᱪᱪᱟᱨᱚᱱ ᱚᱠᱟ ᱞᱮᱠᱟ ᱦᱩᱭᱩᱜ ᱠᱟᱱᱟ ᱚᱱᱟ ᱵᱚᱱ ᱟᱸᱡᱚᱢᱟ ᱚᱞᱪᱤᱠᱤ ᱫᱚ ᱟᱵᱚ ᱥᱟᱱᱛᱟᱞ ᱠᱚᱣᱟᱜ ᱩᱯᱨᱩᱢ ᱠᱟᱱᱟ ᱥᱟᱱᱛᱟᱞᱤ ᱵᱷᱟᱥᱟ ᱨᱮᱭᱟᱜ ᱞᱤᱯᱤ ᱚᱞᱪᱤᱠᱤ ᱫᱚ ᱟᱵᱚᱣᱟᱜ ᱢᱤᱫᱴᱮᱱ ᱜᱚᱨᱚᱵᱽ ᱠᱟᱱᱟ ᱚᱞᱪᱤᱠᱤ ᱦᱚᱛᱮᱛᱮ ᱯᱩᱨᱟᱹ ᱡᱮᱜᱮᱛ ᱡᱟᱠᱟᱛ ᱨᱮᱱ ᱥᱟᱱᱛᱟᱞ ᱵᱚᱭᱦᱟ ᱠᱚ ᱢᱤᱫ ᱢᱚᱧᱪ ᱨᱮ ᱟᱹᱜᱩ ᱵᱚᱱᱟ ᱚᱱᱟᱛᱮ ᱵᱚᱭᱦᱟ ᱠᱚ ᱚᱞᱪᱤᱠᱤ ᱫᱚ ᱡᱚᱛᱚ ᱦᱚᱲ ᱥᱮᱬᱟᱭ ᱞᱟᱹᱠᱛᱤ ᱠᱟᱱᱟ ᱟᱨ ᱡᱚᱛᱚ ᱦᱚᱲ ᱵᱚᱱ ᱥᱮᱬᱟᱭ ᱢᱟ ᱱᱚᱣᱟ ᱵᱷᱟᱨᱚᱛ ᱫᱤᱥᱚᱢ ᱨᱮ ᱟᱵᱚ ᱫᱚ ᱪᱷᱤᱛᱨᱟᱹᱣ ᱢᱮᱱᱟᱜ ᱵᱚᱱᱟ ᱚᱱᱟ ᱤᱭᱟᱹᱛᱮ ᱟᱵᱚ ᱢᱤᱫ ᱢᱚᱧᱪ ᱨᱮ ᱟᱹᱜᱩ ᱵᱚᱱ ᱞᱟᱹᱜᱤᱫ ᱚᱞᱪᱤᱠᱤ ᱜᱮ ᱢᱤᱫᱴᱮᱱ ᱢᱟᱫᱽᱭᱟᱢ ᱠᱟᱱᱟ ᱚᱞᱪᱤᱠᱤ ᱫᱚ ᱟᱵᱚ ᱥᱟᱱᱛᱟᱞᱤ ᱟᱲᱟᱝ ᱞᱮᱠᱟᱛᱮ ᱵᱮᱱᱟᱣ ᱟᱠᱟᱱᱟ ᱚᱞᱪᱤᱠᱤ ᱫᱚ ᱯᱚᱱᱰᱤᱛ ᱨᱚᱜᱷᱩᱱᱟᱛᱷ ᱢᱩᱨᱢᱩ ᱩᱱᱤᱥ ᱥᱚ ᱯᱚᱸᱪᱤᱥ ᱥᱟᱞ ᱨᱮᱭ ᱟᱵᱤᱥᱠᱟᱨ ᱟᱠᱟᱫᱼᱟ ᱢᱮᱱᱠᱷᱟᱱ ᱫᱩᱠ ᱨᱮᱭᱟᱜ ᱠᱟᱛᱷᱟ ᱫᱚ ᱱᱤᱭᱟᱹ ᱠᱟᱱᱟ ᱡᱮ ᱥᱟᱭ ᱥᱮᱨᱢᱟ ᱯᱩᱨᱟᱹᱣᱮᱱ ᱨᱮᱦᱚᱸ ᱚᱞᱪᱤᱠᱤ ᱵᱟᱝᱵᱚᱱ ᱪᱮᱫ ᱟᱠᱟᱫᱼᱟ ᱡᱚᱛᱚ ᱦᱚᱲ ᱫᱚ ᱥᱚᱨᱠᱟᱨᱤ ᱯᱟᱦᱴᱟ ᱥᱮᱫ ᱠᱷᱚᱱ ᱦᱚᱸ ᱚᱞᱪᱤᱠᱤ ᱛᱮ ᱯᱟᱲᱦᱟᱣ ᱵᱟᱝ ᱥᱩᱨᱩ ᱟᱠᱟᱱᱟ ᱟᱨ ᱟᱥᱟᱭᱮᱫᱟᱹᱧ ᱡᱚᱛᱚ ᱥᱴᱮᱴ ᱨᱮᱜᱮ ᱚᱞᱪᱤᱠᱤᱛᱮ ᱯᱟᱲᱦᱟᱣ ᱮᱛᱚᱦᱚᱵᱚᱜᱼᱟ ᱵᱟᱝᱜᱟᱞ ᱨᱮᱫᱚ ᱯᱟᱹᱦᱤᱞ ᱠᱷᱚᱱᱜᱮ ᱚᱞᱪᱤᱠᱤᱛᱮ ᱯᱟᱲᱦᱟᱣ ᱪᱟᱞᱟᱜ ᱠᱟᱱᱟ ᱢᱮᱱᱠᱷᱟᱱ ᱵᱟᱹᱠᱤ ᱥᱴᱮᱴ ᱨᱮᱫᱚ ᱚᱞᱪᱤᱠᱤ ᱛᱮ ᱯᱟᱲᱦᱟᱣ ᱱᱤᱛ ᱦᱟᱹᱵᱤᱡ ᱫᱚ ᱟᱹᱣᱨᱤ ᱮᱛᱚᱦᱚᱵᱚᱜᱼᱟ ᱢᱮᱱᱠᱷᱟᱱ ᱮᱴᱟᱜ ᱥᱴᱮᱴ ᱨᱮᱦᱚᱸ ᱚᱞᱪᱤᱠᱤ ᱛᱮ ᱯᱟᱲᱦᱟᱣ ᱵᱚᱦᱩᱛ ᱡᱟᱞᱫ ᱥᱩᱨᱩᱜᱼᱟ ᱡᱷᱟᱲᱠᱷᱚᱸᱰ ᱫᱚ ᱟᱹᱫᱤᱵᱟᱹᱥᱤ ᱵᱟᱹᱦᱩᱞ ᱨᱟᱡᱽ ᱠᱟᱱᱟ ᱟᱨ ᱥᱟᱱᱛᱷᱟᱞᱤ ᱵᱷᱟᱥᱟ ᱨᱚᱨᱚᱲ ᱦᱚᱲ ᱡᱷᱟᱨᱠᱷᱚᱸᱰ ᱨᱮᱫᱚ ᱟᱭᱢᱟ ᱥᱟᱸᱜᱮ ᱢᱮᱱᱟᱜ ᱵᱚᱱᱟ ᱟᱨ ᱡᱷᱟᱨᱠᱷᱚᱸᱰ ᱨᱮᱜᱮ ᱚᱞᱪᱤᱠᱤ ᱛᱮ ᱥᱚᱨᱠᱟᱨᱤ ᱥᱛᱚᱨ ᱠᱷᱚᱱ ᱯᱟᱲᱦᱟᱭ ᱟᱹᱣᱨᱤ ᱮᱛᱚᱦᱚᱵᱚᱜᱼᱟ ᱱᱚᱰᱮ ᱦᱚᱸ ᱱᱟᱦᱟᱜ ᱵᱚᱦᱩᱛ ᱡᱚᱞᱫ ᱜᱮ ᱥᱚᱨᱠᱟᱨ ᱯᱟᱦᱴᱟ ᱠᱷᱚᱱ ᱥᱟᱱᱛᱟᱞᱤ ᱵᱷᱟᱥᱟ ᱞᱟᱹᱜᱤᱫ ᱫᱚ ᱚᱞ ᱪᱤᱠᱤ ᱛᱮᱜᱮ ᱯᱟᱲᱦᱟᱣ ᱮᱛᱚᱦᱚᱵ ᱨᱮᱭᱟᱜ ᱯᱚᱱᱛᱷᱟ ᱢᱮᱱᱟᱜᱼᱟ ᱟᱫᱚ ᱵᱚᱭᱦᱟ ᱠᱚ ᱫᱮᱞᱟ ᱛᱚᱵᱮ ᱥᱟᱱᱛᱟᱞᱤ ᱨᱮᱭᱟᱜ ᱞᱤᱯᱤ ᱚᱞ ᱪᱤᱠᱤ ᱚᱠᱟ ᱞᱮᱠᱟ ᱚᱱᱟ ᱨᱮᱭᱟᱜ ᱩᱪᱪᱟᱨᱚᱱ ᱦᱩᱭᱩᱜ ᱠᱟᱱᱟ ᱚᱱᱟ ᱜᱮᱵᱚᱱ ᱟᱸᱡᱚᱢ ᱞᱟᱹᱜᱤᱫ ᱚ ᱚᱛ ᱚ ᱚᱝ ᱚᱞ ᱟ ᱟᱠ ᱟᱡ ᱟᱢ ᱟᱹᱣ ᱤ ᱤᱥ ᱤᱦ ᱤᱧ ᱤᱨ ᱩ ᱩᱪ ᱩᱫ ᱩᱬ ᱩᱭ ᱮ ᱮᱯᱷ ᱮᱰ ᱮᱱ ᱮᱲ ᱳ ᱚᱴ ᱚᱯᱷ ᱚᱸ ᱳ ᱢᱩ ᱴᱩᱰᱟᱹᱜ ᱜᱟᱹᱦᱞᱟᱹ ᱴᱩᱰᱟᱹᱜ ᱨᱮ ᱞᱟ ᱯᱷᱟᱨᱠᱟ ᱚᱦᱚᱫ ᱢᱟ ᱛᱚᱵᱮ ᱡᱚᱛᱚ ᱦᱚᱲ ᱱᱚᱝᱠᱟ ᱜᱮ ᱚᱞᱪᱤᱠᱤ ᱵᱚᱱ ᱥᱮᱬᱟᱭ ᱢᱟ ᱟᱨ ᱡᱚᱛᱚ ᱦᱚᱲ ᱵᱚᱱ ᱥᱮᱬᱟ ᱟᱠᱚ ᱢᱟ ᱛᱮᱦᱮᱧ ᱫᱚ ᱱᱤᱝᱠᱟ ᱜᱮ ᱟᱨᱦᱚᱸ ᱱᱟᱣᱟᱱᱟᱜ ᱵᱷᱤᱰᱤᱭᱳ ᱨᱮ ᱧᱟᱯᱟᱢ ᱟᱵᱚᱱ ᱢᱟ ᱛᱚᱵᱮ ᱡᱚᱦᱟᱨ